ᱡᱚᱦᱟᱨ ᱜᱮ ᱥᱟᱱᱟᱢ ᱤᱭᱩᱴᱩᱵᱽ ᱧᱮᱞᱮ ᱵᱚᱭᱦᱟ ᱢᱤᱥᱤ ᱠᱚ ᱤᱧ ᱜᱟᱱᱰᱤᱱ ᱢᱟᱨᱰᱤ ᱟᱨ ᱛᱟᱱᱫᱨᱟ ᱯᱤᱧ ᱟᱵᱚ ᱫᱤᱥᱚᱢ ᱠᱟᱛᱷᱟ ᱤᱭᱩᱴᱩᱵᱽ ᱪᱮᱱᱮᱞ ᱨᱮ ᱛᱚ ᱜᱟᱛᱮ ᱠᱚ ᱛᱮᱦᱮᱧ ᱟᱵᱚ ᱡᱟᱦᱟᱸ ᱟᱛᱳ ᱨᱮ ᱡᱟᱦᱟᱸ ᱥᱚᱢᱟᱡᱽ ᱵᱚ ᱛᱟᱦᱮᱱ ᱠᱟᱱ ᱚᱱᱟ ᱥᱚᱢᱟᱡᱽ ᱨᱮᱫᱚ ᱢᱤᱫᱴᱮᱡ ᱢᱟᱹᱡᱷᱤ ᱛᱷᱟᱱ ᱟᱨ ᱡᱟᱦᱮᱨ ᱛᱷᱟᱱ ᱛᱟᱦᱮᱱ ᱠᱟᱱ ᱛᱟᱵᱚᱱᱟ ᱛᱚ ᱢᱤᱫᱴᱟᱝ ᱢᱟᱹᱡᱷᱤ ᱵᱟᱦᱟᱭ ᱛᱟᱦᱮᱱ ᱠᱟᱱ ᱛᱟᱵᱚᱱᱟ ᱟᱛᱳ ᱨᱮ ᱦᱟᱨᱮᱠ ᱟᱛᱳ ᱨᱮᱜᱮ ᱛᱚ ᱩᱱᱤ ᱢᱟᱹᱡᱷᱤ ᱵᱟᱫ ᱟᱵᱚᱨᱮᱱ ᱜᱟᱨᱡᱮᱱ ᱦᱩᱭᱱᱟ ᱟᱨ ᱢᱟᱱᱚᱛ ᱦᱚᱲ ᱦᱩᱭᱱᱟ ᱛᱚ ᱛᱮᱦᱮᱧᱟᱜ ᱡᱩᱜᱽ ᱨᱮ ᱡᱟᱦᱟᱸ ᱱᱩᱠᱩ ᱢᱚᱬᱮ ᱠᱚ ᱛᱩᱨᱩᱭ ᱠᱚ ᱢᱮᱱᱟᱜ ᱠᱚ ᱢᱟᱹᱡᱷᱤ ᱵᱟᱵᱟ ᱛᱟᱠᱚ ᱱᱩᱠᱩ ᱫᱚ ᱟᱛᱳ ᱨᱮᱱ ᱠᱷᱩᱱᱴᱤ ᱠᱟᱱᱟ ᱠᱚ ᱟᱨ ᱱᱩᱠᱩᱣᱟᱜ ᱠᱟᱛᱷᱟ ᱟᱵᱚ ᱟᱸᱡᱚᱢ ᱦᱚᱱᱟ ᱪᱟᱦᱤᱭᱮ ᱟᱨ ᱩᱱᱠᱩ ᱦᱚᱸ ᱢᱟᱱᱚᱛ ᱦᱚᱱᱟ ᱪᱟᱦᱤᱭᱮ ᱟᱨ ᱟᱪᱟᱨ ᱵᱤᱪᱟᱹᱨ ᱩᱱᱠᱩᱣᱟᱜ ᱢᱚᱡᱽ ᱦᱚᱱᱟ ᱪᱟᱭᱭᱮ ᱛᱚ ᱛᱮᱦᱮᱧ ᱚᱱᱠᱟ ᱫᱚ ᱵᱟᱝ ᱦᱩᱭᱩᱜ ᱠᱟᱱᱟ ᱛᱮᱦᱮᱧ ᱟᱵᱚ ᱦᱚᱸ ᱢᱟᱹᱡᱷᱤ ᱵᱟᱵᱟ ᱵᱟᱝ ᱵᱚᱱ ᱢᱟᱱᱚᱛᱮᱫ ᱠᱚᱣᱟ ᱟᱨ ᱩᱱᱠᱩ ᱦᱚᱸ ᱥᱟᱹᱦᱤ ᱠᱟᱹᱢᱤ ᱵᱟᱠᱚ ᱠᱟᱹᱢᱤ ᱫᱟᱲᱮᱭᱟᱜ ᱠᱟᱱᱟ ᱩᱱᱠᱩ ᱫᱚ ᱢᱤᱫᱴᱮᱡ ᱟᱹᱰᱤ ᱢᱟᱨᱟᱝ ᱫᱟᱭᱤᱛᱛᱚ ᱢᱮᱱᱟᱜ ᱛᱟᱠᱚᱣᱟ ᱟᱛᱳ ᱞᱟᱹᱜᱤᱫ ᱛᱮ ᱚᱱᱠᱟ ᱵᱟᱠᱚ ᱠᱟᱹᱢᱤ ᱫᱟᱲᱮᱭᱟᱜ ᱠᱟᱱᱟ ᱩᱱᱠᱩ ᱦᱚᱸ ᱟᱨ ᱫᱤᱥᱚᱢ ᱫᱩᱱᱤᱭᱟᱹ ᱨᱮ ᱪᱮᱫ ᱞᱮᱠᱟ ᱦᱩᱭᱩᱜ ᱠᱟᱱᱟ ᱪᱮᱫ ᱞᱮᱠᱟ ᱪᱟᱞᱟᱜ ᱠᱟᱱᱟ ᱪᱮᱫ ᱞᱮᱠᱟ ᱛᱮ ᱟᱜᱮ ᱵᱟᱲᱦᱟᱜ ᱟᱵᱚᱱ ᱱᱚᱣᱟ ᱞᱟᱹᱜᱤᱫ ᱛᱮᱦᱚᱸ ᱵᱟᱠᱚ ᱜᱩᱱᱟᱹᱱᱚᱜ ᱠᱟᱱᱟ ᱢᱟᱹᱡᱷᱤ ᱵᱟᱵᱟ ᱫᱚ ᱡᱩᱜᱽ ᱡᱩᱜᱽ ᱠᱷᱚᱱ ᱢᱮᱱᱟᱜ ᱠᱚᱣᱟ ᱚᱠᱚᱭ ᱨᱮᱱ ᱛᱟᱦᱮᱸ ᱠᱟᱱᱟᱭ ᱢᱟᱹᱡᱷᱤ ᱵᱟᱵᱟ ᱩᱱᱠᱩ ᱨᱮᱱ ᱜᱮ ᱢᱟᱹᱡᱷᱤ ᱵᱟᱵᱟ ᱛᱟᱦᱮᱱᱟ ᱚᱞ ᱯᱟᱲᱦᱟᱣ ᱢᱮᱱᱟᱭᱟ ᱥᱮ ᱵᱟᱹᱱᱩᱭᱟ ᱛᱚ ᱚᱱᱟ ᱠᱚ ᱪᱤᱱᱛᱟᱹ ᱨᱮᱭᱟᱜ ᱵᱤᱥᱚᱭ ᱛᱮᱦᱮᱧ ᱟᱭᱢᱟ ᱴᱚᱞᱟ ᱨᱮ ᱟᱭᱢᱟ ᱟᱹᱛᱩ ᱨᱮ ᱢᱟᱹᱡᱷᱤ ᱵᱟᱵᱟ ᱠᱚ ᱚᱞ ᱯᱟᱲᱦᱟᱣ ᱵᱟᱹᱱᱩᱜ ᱠᱚᱣᱟ ᱥᱚᱝᱵᱤᱫᱷᱟᱱ ᱠᱚᱦᱚᱸ ᱵᱟᱠᱚ ᱵᱟᱲᱟᱭᱟ ᱟᱨ ᱱᱤᱛᱚᱝ ᱫᱤᱥᱚᱢ ᱫᱩᱱᱤᱭᱟᱹ ᱪᱟᱞᱟᱜ ᱠᱟᱱᱟ ᱥᱚᱝᱵᱤᱫᱷᱟᱱ ᱞᱮᱠᱟᱛᱮ ᱚᱱᱟ ᱤᱭᱟᱹᱛᱮ ᱢᱤᱫᱴᱟᱝ ᱥᱚᱝᱜᱚᱴᱷᱚᱱ ᱡᱟᱦᱟᱸ ᱫᱚ ᱵᱷᱟᱨᱚᱛ ᱫᱤᱥᱚᱢ ᱨᱮ ᱠᱟᱹᱢᱤ ᱠᱟᱱ ᱥᱟᱛ ᱟᱴ ᱯᱚᱱᱚᱛ ᱨᱮ ᱟᱹᱫᱤᱵᱟᱹᱥᱤ ᱥᱮᱸᱜᱮᱞ ᱟᱵᱷᱤᱭᱟᱱ ᱩᱱᱤ ᱦᱚᱸᱭ ᱢᱮᱱᱫᱟ ᱢᱟᱹᱡᱷᱤ ᱵᱚ ᱵᱚᱫᱚᱞ ᱠᱚᱣᱟ ᱛᱚ ᱢᱟᱹᱡᱷᱤ ᱱᱤᱭᱟᱹ ᱤᱛᱩ ᱵᱚᱫᱚᱞ ᱠᱚᱣᱟ ᱠᱤ ᱵᱚᱞᱮ ᱟᱛᱳ ᱨᱮᱱ ᱢᱮᱱ ᱠᱷᱩᱱᱴᱤ ᱫᱚ ᱢᱟᱹᱡᱷᱤ ᱵᱟᱵᱟ ᱠᱟᱱᱟᱭ ᱩᱱᱤᱭᱟᱜ ᱡᱟᱱᱠᱟᱨᱤ ᱛᱟᱦᱮᱱ ᱠᱷᱟᱡ ᱪᱮᱫ ᱞᱮᱠᱟ ᱫᱤᱥᱚᱢ ᱫᱩᱱᱤᱭᱟᱹ ᱪᱟᱞᱟᱜ ᱠᱟᱱᱟ ᱚᱱᱠᱟ ᱤᱫᱤ ᱵᱚᱱᱟ ᱟᱨ ᱛᱮᱦᱮᱧ ᱡᱩᱫᱤ ᱵᱩᱞ ᱢᱟᱛᱟᱞ ᱢᱟᱹᱡᱷᱤ ᱵᱟᱭ ᱛᱟᱦᱮᱱᱟ ᱛᱚ ᱪᱤᱠᱟᱛᱮ ᱥᱚᱢᱟᱡᱽ ᱟᱨ ᱟᱛᱳ ᱫᱚᱭ ᱪᱟᱞᱟᱣ ᱫᱟᱲᱮᱭᱟᱜᱼᱟ ᱩᱱᱤ ᱢᱟ ᱠᱷᱩᱫ ᱟᱭᱟᱜ ᱜᱮᱭᱟᱱ ᱜᱮ ᱵᱟᱹᱱᱩᱜᱼᱟ ᱠᱷᱩᱫ ᱧᱩ ᱡᱚᱵᱮ ᱨᱮᱜᱮ ᱛᱟᱦᱮᱱ ᱠᱟᱱᱟ ᱛᱚ ᱩᱱᱤ ᱫᱤᱥᱚᱢ ᱟᱨ ᱫᱩᱱᱤᱭᱟᱹ ᱞᱟᱹᱜᱤᱫ ᱪᱮᱫ ᱮ ᱜᱩᱱᱟᱹᱱᱚᱜᱼᱟ ᱛᱚ ᱚᱱᱟ ᱞᱟᱹᱜᱤᱫ ᱪᱤᱠᱟᱹᱱᱟ ᱟᱨ ᱚᱱᱟ ᱠᱟᱹᱢᱤ ᱦᱚᱨᱟ ᱪᱟᱞᱟᱜ ᱠᱟᱱᱟ ᱟᱹᱫᱤᱵᱟᱹᱥᱤ ᱥᱮᱸᱜᱮᱞ ᱚᱵᱷᱤᱭᱟᱱ ᱯᱟᱦᱴᱟ ᱥᱮᱫ ᱠᱷᱚᱱ ᱛᱚ ᱱᱚᱣᱟ ᱠᱟᱹᱢᱤ ᱦᱚᱨᱟᱧ ᱥᱟᱨᱦᱟᱣᱫᱟ ᱤᱧ ᱟᱨ ᱟᱹᱰᱤ ᱱᱟᱯᱟᱭ ᱱᱚᱝᱠᱟ ᱜᱮ ᱯᱚᱨᱤᱵᱚᱨᱛᱚᱱ ᱦᱚᱱᱟ ᱪᱟᱦᱤᱭᱮ ᱚᱠᱚᱭ ᱦᱚᱲ ᱮᱢ ᱯᱤ ᱮᱢ ᱮᱞ ᱮ ᱵᱮᱱᱟᱣ ᱠᱟᱛᱮ ᱡᱩᱫᱤ ᱵᱟᱢ ᱵᱟᱭ ᱠᱟᱹᱢᱤᱭᱟ ᱛᱚ ᱩᱱᱤ ᱫᱚ ᱪᱮᱫ ᱪᱮᱫ ᱠᱟᱢ ᱨᱮ ᱦᱤᱡᱩᱜᱼᱟᱭ ᱛᱚ ᱚᱱᱠᱟ ᱞᱮᱠᱟᱜᱮ ᱛᱮᱦᱮᱧ ᱟᱵᱚᱣᱟᱜ ᱥᱚᱢᱟᱡᱽ ᱨᱮ ᱢᱟᱹᱡᱷᱤ ᱵᱟᱭ ᱛᱟᱦᱮᱱ ᱟᱨ ᱩᱱᱤ ᱡᱩᱫᱤ ᱵᱟᱭ ᱠᱟᱹᱢᱤ ᱥᱚᱢᱟᱡᱽ ᱞᱟᱹᱜᱤᱫ ᱢᱚᱡᱽ ᱵᱤᱪᱟᱹᱨ ᱵᱟᱭ ᱮᱢ ᱫᱟᱲᱮᱭᱟᱜ ᱟᱡ ᱜᱮ ᱧᱩ ᱵᱩᱞᱩᱜ ᱛᱚ ᱱᱚᱣᱟ ᱫᱚ ᱜᱟᱞᱟᱛ ᱜᱮᱭᱟ ᱫᱤᱥᱚᱢ ᱫᱩᱱᱤᱭᱟᱹ ᱟᱛᱳ ᱦᱤᱛ ᱨᱮ ᱵᱟᱭ ᱠᱟᱹᱢᱤ ᱡᱟᱦᱟᱸᱭ ᱢᱟᱹᱡᱷᱤ ᱵᱟ ᱛᱚ ᱩᱱᱤ ᱢᱟᱹᱡᱷᱤ ᱵᱟ ᱛᱟᱦᱮᱸ ᱠᱟᱛᱮ ᱪᱮᱫ ᱡᱟᱦᱟᱸᱭ ᱦᱚᱠ ᱚᱫᱷᱤᱠᱟᱨ ᱞᱟᱹᱜᱤᱫ ᱵᱟᱭ ᱞᱟᱹᱲᱦᱟᱹᱭ ᱩᱱᱤ ᱫᱚ ᱢᱟᱹᱡᱷᱤ ᱵᱟ ᱪᱮᱫ ᱟᱡ ᱜᱮ ᱧᱩ ᱠᱚᱜᱼᱟ ᱟᱡ ᱜᱮ ᱵᱩᱞ ᱠᱚᱜᱼᱟ ᱛᱚ ᱩᱱᱤ ᱢᱟᱹᱡᱷᱤ ᱵᱟ ᱥᱚᱢᱟᱡᱽ ᱞᱟᱹᱜᱤᱫ ᱪᱮᱫ ᱪᱤᱠᱟᱹᱭᱟ ᱯᱟᱹᱭᱠᱟᱹᱨᱤᱭᱟᱹ ᱟᱹᱫᱤᱵᱟᱹᱥᱤ ᱥᱮᱸᱜᱮᱞ ᱚᱵᱷᱤᱭᱟᱱ ᱨᱮᱭᱟᱜ ᱱᱚᱣᱟ ᱠᱟᱹᱢᱤ ᱦᱚᱨᱟ ᱟᱹᱰᱤ ᱟᱹᱰᱤᱧ ᱥᱟᱨᱦᱟᱣ ᱮᱫᱟ ᱟᱨ ᱩᱥᱟᱹᱨᱟ ᱛᱮ ᱩᱥᱟᱹᱨᱟ ᱛᱮ ᱱᱚᱣᱟ ᱠᱚ ᱯᱚᱨᱤᱵᱚᱨᱛᱚᱱ ᱦᱩᱭᱩᱜ ᱢᱟ ᱱᱟᱣᱟ ᱡᱩᱣᱟᱹᱱ ᱟᱨ ᱥᱤᱪᱪᱷᱤᱛ ᱦᱚᱲ ᱢᱟᱹᱡᱷᱤ ᱵᱟᱠᱚ ᱵᱮᱱᱟᱜ ᱡᱮᱢᱚᱱ ᱟᱵᱚᱣᱟᱜ ᱥᱟᱶᱛᱟ ᱟᱵᱚᱣᱟᱜ ᱟᱛᱳ ᱴᱚᱞᱟ ᱥᱚᱢᱟᱡᱽ ᱠᱮᱴᱮᱡᱚᱜ ᱢᱟ ᱛᱚ ᱪᱟᱹᱞᱤᱭᱮ ᱚᱱᱟ ᱠᱚ ᱴᱚᱯᱤᱠ ᱫᱷᱟᱨᱟ ᱛᱮᱦᱮᱧ ᱫᱚ ᱱᱚᱰᱮ ᱜᱮ ᱵᱷᱤᱰᱤᱭᱳᱧ ᱢᱩᱪᱟᱹᱫ ᱮᱫᱟ